ᱜᱟᱛᱮ ᱠᱚ ᱥᱟᱱᱟᱢ ᱜᱮ ᱟᱹᱰᱤ ᱜᱩᱱ ᱢᱟᱱᱟᱣ ᱥᱟᱞᱟᱜ ᱡᱚᱦᱟᱨ ᱛᱮᱦᱮᱧᱟᱜ ᱵᱷᱤᱰᱤᱭᱳ ᱨᱮᱫᱚ ᱵᱚᱱ ᱜᱟᱞᱢᱟᱨᱟᱜ ᱠᱟᱱᱟ ᱯᱩᱱᱟᱢ ᱥᱟᱨᱤᱱᱟᱜ ᱦᱟᱭᱤᱴ ᱟᱨ ᱥᱤᱯᱟᱞᱤ ᱦᱮᱢᱵᱨᱚᱢᱟᱜ ᱦᱟᱭᱤᱴ ᱱᱩᱠᱤᱱ ᱟᱥᱚᱞ ᱨᱮ ᱚᱠᱟᱴᱟᱜ ᱜᱮ ᱞᱟᱹᱴᱩᱣᱟ ᱱᱚᱣᱟ ᱵᱷᱤᱰᱤᱭᱳ ᱧᱮᱞ ᱠᱟᱛᱮ ᱵᱚᱱ ᱵᱟᱲᱟᱭᱟ ᱛᱚᱵᱮ ᱱᱚᱜᱼᱚ ᱱᱚᱣᱟ ᱠᱚ ᱢᱤᱫ ᱵᱟᱨ ᱯᱷᱳᱴᱳ ᱧᱮᱞ ᱛᱟᱵᱚᱱ ᱯᱮ ᱟᱨ ᱱᱚᱣᱟ ᱠᱚ ᱯᱷᱳᱴᱳ ᱧᱮᱞ ᱛᱮ ᱟᱯᱮᱭᱟᱜ ᱢᱚᱱᱮᱨᱮ ᱪᱮᱫ ᱪᱟᱞᱟᱜ ᱠᱟᱱᱟ ᱚᱠᱚᱭᱴᱟᱜ ᱠᱤᱱ ᱩᱥᱩᱞᱟ ᱟᱯᱮ ᱟᱱᱫᱟᱡᱟ ᱞᱟᱜᱟᱣ ᱛᱟᱵᱚᱱ ᱯᱮ ᱟᱨ ᱡᱩᱫᱤ ᱟᱱᱫᱟᱡᱟ ᱯᱮ ᱞᱟᱜᱟᱣ ᱫᱟᱲᱮᱭᱟᱜ ᱠᱟᱱᱟ ᱛᱚᱵᱮ ᱫᱚ ᱚᱱᱟ ᱜᱟᱹᱰᱤ ᱨᱮ ᱱᱩᱭ ᱠᱩᱲᱤ ᱫᱮᱡ ᱠᱟᱱ ᱯᱩᱱᱩᱢ ᱥᱚᱨᱮᱱ ᱱᱩᱭ ᱪᱮᱫ ᱞᱟᱹᱜᱤᱫ ᱫᱮᱡ ᱠᱟᱱᱟ ᱚᱱᱟ ᱦᱩᱫᱤᱥ ᱛᱷᱩᱱ ᱯᱮ ᱟᱨ ᱚᱱᱟ ᱨᱮᱦᱚᱸ ᱯᱮ ᱦᱩᱫᱤᱥ ᱧᱟᱢ ᱫᱟᱲᱮᱭᱟᱜ ᱠᱟᱱᱟ ᱛᱚᱵᱮ ᱚᱸᱰᱮ ᱧᱮᱞ ᱛᱩᱱ ᱯᱮ ᱱᱚᱣᱟ ᱯᱷᱳᱴᱳ ᱨᱮ ᱚᱠᱚᱭᱴᱟᱜ ᱱᱩᱠᱤᱱ ᱩᱥᱩᱞ ᱠᱤᱱ ᱧᱮᱞᱚᱜ ᱠᱟᱱᱟ ᱚᱠᱟ ᱫᱚ ᱥᱩᱫᱷᱤᱨ ᱦᱮᱢᱵᱨᱚᱢ ᱟᱨ ᱯᱩᱱᱚᱢ ᱥᱚᱨᱮᱱᱟᱜ ᱯᱷᱳᱴᱳ ᱠᱟᱱᱟ ᱱᱚᱣᱟ ᱧᱮᱞ ᱠᱟᱛᱮ ᱟᱯᱮ ᱪᱮᱫ ᱞᱮᱠᱟ ᱯᱮ ᱦᱩᱫᱤᱥ ᱮᱫᱟ ᱛᱚᱵᱮ ᱯᱟᱥᱮᱡ ᱱᱤᱭᱟᱹ ᱨᱮᱦᱚᱸ ᱯᱮ ᱦᱩᱫᱤᱥ ᱧᱟᱢ ᱫᱟᱲᱮᱭᱟᱜ ᱠᱟᱱᱟ ᱛᱚᱵᱮ ᱢᱩᱪᱟᱹᱫ ᱨᱮᱫᱚ ᱚᱱᱟ ᱯᱷᱳᱴᱳ ᱧᱮᱞ ᱛᱟᱵᱚᱱ ᱯᱮ ᱟᱨ ᱱᱚᱣᱟ ᱯᱷᱳᱴᱳ ᱧᱮᱞ ᱠᱟᱛᱮ ᱟᱯᱮ ᱵᱟᱲᱟᱭ ᱛᱟᱵᱚᱱ ᱯᱮ ᱯᱩᱱᱚᱢ ᱥᱚᱨᱮᱱᱟᱜ ᱥᱮ ᱯᱟᱞᱮ ᱦᱮᱢᱵᱨᱚᱢ ᱚᱠᱚᱭᱴᱟᱜ ᱠᱤᱱ ᱩᱥᱩᱞᱟ ᱱᱚᱣᱟ ᱯᱷᱳᱴᱳ ᱨᱮ ᱯᱟᱥᱮ ᱥᱮᱯᱟᱞᱤ ᱦᱟᱱᱩ ᱫᱚ ᱛᱷᱚᱲᱟ ᱩᱥᱩᱞ ᱧᱚᱜ ᱜᱮ ᱧᱮᱞᱚᱜ ᱠᱟᱱᱟ ᱟᱨ ᱯᱩᱱᱩᱢ ᱥᱚᱨᱮᱱ ᱫᱚ ᱠᱟᱹᱴᱤᱡ ᱜᱩᱰᱨᱤ ᱢᱚᱪᱟ ᱰᱮ ᱧᱚᱜ ᱜᱮ ᱧᱮᱞᱚᱜ ᱠᱟᱱᱟ ᱟᱫᱚ ᱱᱚᱣᱟ ᱯᱷᱳᱴᱳ ᱛᱤᱱ ᱨᱮᱭᱟᱜ ᱠᱟᱱᱟ ᱚᱱᱟ ᱫᱚ ᱵᱟᱹᱧ ᱞᱟᱹᱭ ᱫᱟᱲᱮᱭᱟᱜᱼᱟ ᱯᱟᱥᱮ ᱱᱤᱛ ᱠᱷᱚᱡ ᱟᱴ ᱫᱚᱥ ᱥᱟᱞ ᱞᱟᱦᱟ ᱨᱮᱭᱟᱜ ᱠᱟᱱ ᱛᱚᱵᱮ ᱩᱱ ᱨᱮᱭᱟᱜ ᱠᱟᱱ ᱠᱷᱟᱡ ᱯᱟᱥᱮ ᱩᱱᱠᱤᱱ ᱠᱤᱱ ᱦᱟᱨᱟ ᱧᱚᱜ ᱱᱟ ᱟᱨ ᱱᱤᱛᱚᱜ ᱫᱚ ᱚᱠᱚᱭᱴᱟᱜ ᱠᱤᱱ ᱞᱟᱹᱴᱩ ᱠᱟᱹᱴᱤᱡ ᱱᱟ ᱚᱱᱟ ᱫᱚ ᱤᱧ ᱦᱚᱸ ᱵᱟᱹᱧ ᱞᱟᱹᱭ ᱫᱟᱲᱮᱭᱟᱜᱼᱟ ᱟᱨ ᱡᱩᱫᱤ ᱱᱚᱣᱟ ᱵᱷᱤᱰᱤᱭᱳ ᱯᱮ ᱠᱩᱥᱤᱭᱟᱜ ᱛᱟᱵᱚᱱ ᱠᱷᱟᱡ ᱫᱚ ᱞᱟᱭᱤᱠ ᱛᱟᱵᱚᱱ ᱯᱮ ᱟᱨ ᱥᱟᱶᱛᱮ ᱱᱚᱣᱟ ᱪᱮᱱᱮᱞ ᱥᱟᱵᱥᱠᱨᱟᱭᱤᱵ ᱛᱮ ᱫᱚᱦᱚ ᱛᱟᱵᱚᱱ ᱯᱮ ᱟᱨᱦᱚᱸ ᱱᱚᱝᱠᱟᱱ ᱢᱚᱡᱽ ᱢᱚᱡᱽ ᱵᱷᱤᱰᱤᱭᱳᱧ ᱟᱹᱜᱩ ᱥᱚᱫᱚᱨ ᱛᱟᱵᱚᱱᱟ ᱱᱚᱣᱟ ᱪᱮᱱᱮᱞ ᱦᱚᱛᱮ ᱛᱮ ᱢᱟ ᱛᱚᱵᱮ ᱮᱸᱰᱮᱠᱷᱟᱱ ᱟᱨᱦᱚᱸ ᱢᱩᱪᱟᱹᱫ ᱨᱮ ᱡᱚᱦᱟᱨ